ᱟᱭᱳ ᱢᱚᱱᱮ ᱨᱮ ᱵᱟᱹᱱᱩᱜ ᱛᱟᱭᱟ ᱟᱯᱱᱟᱨ ᱵᱷᱮᱜᱟᱨ ᱱᱤᱨᱚᱲ ᱱᱤᱯᱷᱚᱴ ᱠᱷᱟᱨᱥᱟᱞᱟᱜ ᱜᱮ ᱚᱱᱛᱚᱨ ᱛᱟᱭ ᱵᱟᱭ ᱵᱟᱰᱟᱭᱟ ᱪᱚᱠᱟᱜ ᱵᱟᱠᱞᱟ ᱵᱟᱭ ᱵᱟᱰᱟᱭᱟ ᱮᱲᱮ ᱪᱩᱜᱽᱞᱤ ᱡᱚᱛᱚ ᱠᱚ ᱟᱯᱱᱟᱨ ᱢᱮᱱᱛᱮ ᱦᱟᱛᱟᱣ ᱠᱚᱣᱟ ᱯᱟᱹᱛᱭᱟᱹᱣ ᱟᱠᱚᱣᱟ ᱫᱟᱭᱟ ᱟᱨ ᱢᱟᱭᱟ ᱨᱮᱱᱟᱝ ᱡᱤᱣᱤᱫ ᱢᱩᱴᱷᱟᱹᱱ ᱜᱮ ᱟᱭᱳ ᱫᱚ ᱥᱟᱱᱟᱢ ᱥᱤᱨᱡᱚᱱ ᱴᱷᱟᱹᱭ ᱞᱮᱱᱟ ᱮᱫᱚᱱ ᱵᱟᱜᱟᱱ ᱨᱮ ᱡᱚᱛᱚᱣᱟᱜ ᱥᱤᱨᱡᱚᱱ ᱢᱩᱪᱟᱹᱫ ᱨᱮ ᱜᱚᱲᱦᱚᱱ ᱞᱮᱱᱟ ᱟᱭᱳ ᱪᱩᱨᱤᱛ ᱮᱫᱚᱱ ᱵᱟᱜᱟᱱ ᱨᱮ ᱥᱮᱴᱮᱨᱮᱱᱟᱭ ᱡᱚᱠᱷᱚᱱ ᱟᱡᱟᱜ ᱢᱚᱱᱮ ᱨᱮᱦᱚᱸ ᱢᱚᱦᱮ ᱞᱮᱱᱟ ᱛᱷᱚᱯᱮ ᱛᱷᱚᱯᱮ ᱟᱸᱥ ᱢᱮᱫᱠᱤᱱ ᱨᱮᱦᱚᱸ ᱯᱮᱨᱮᱡ ᱞᱮᱱᱟ ᱱᱟᱱᱟ ᱦᱩᱱᱟᱹᱨ ᱠᱩᱠᱢᱩ ᱮᱫᱚᱱ ᱵᱟᱜᱟᱱ ᱨᱤᱱ ᱥᱟᱱᱟᱢ ᱥᱤᱨᱡᱚᱱ ᱠᱚ ᱦᱟᱛᱟᱣ ᱞᱮᱫ ᱠᱚᱣᱟᱭ ᱟᱯᱱᱟᱨ ᱢᱮᱱᱛᱮ ᱧᱮᱞ ᱞᱮᱫ ᱠᱮᱭᱟᱭ ᱠᱩᱠᱢᱩ ᱩᱱᱤ ᱦᱚᱸ ᱡᱮᱢᱚᱱ ᱢᱤᱫ ᱠᱩᱲᱤ ᱦᱚᱯᱚᱱ ᱡᱟᱶᱟᱭ ᱚᱲᱟᱜ ᱮ ᱥᱮᱱᱚᱜ ᱢᱚᱱᱮ ᱯᱮᱨᱮᱡ ᱟᱸᱥ ᱟᱨ ᱢᱮᱫ ᱯᱮᱨᱮᱡ ᱠᱩᱠᱢᱩ ᱤᱫᱤ ᱠᱟᱛᱮ ᱡᱟᱶᱟᱭ ᱚᱲᱟᱜ ᱨᱤᱱ ᱡᱚᱛᱚᱭ ᱟᱯᱱᱟᱨ ᱠᱚᱣᱟ ᱫᱩᱞᱟᱹᱲ ᱢᱟᱭᱟ ᱛᱮ ᱜᱟᱞᱟᱝ ᱠᱟᱛᱮ ᱢᱤᱫ ᱥᱩᱞᱩᱠ ᱛᱩᱠᱟᱹᱭ ᱵᱮᱱᱟᱣᱟ ᱢᱮᱱᱛᱮ ᱫᱷᱟᱹᱨᱛᱤ ᱨᱤᱱᱤᱡ ᱯᱩᱭᱞᱩ ᱜᱚᱜᱚ ᱦᱚᱵᱟᱦᱟᱜ ᱚᱱᱛᱚᱨ ᱨᱮᱦᱚᱸ ᱱᱚᱝᱠᱟᱱ ᱟᱥ ᱠᱩᱠᱢᱩᱭ ᱜᱩᱱᱟᱹᱴ ᱞᱮᱫᱟ ᱯᱟᱞᱮ ᱥᱤᱨᱡᱚᱱ ᱠᱚ ᱢᱚᱱ ᱨᱮ ᱵᱤᱧ ᱦᱚᱸ ᱱᱟᱯᱟᱭ ᱜᱮ ᱟᱯᱱᱟᱨ ᱜᱮ ᱛᱟᱦᱮᱸ ᱠᱟᱱᱟᱭ ᱟᱡᱟᱜ ᱱᱚᱡᱚᱨ ᱨᱮ ᱪᱤᱠᱟᱹᱛᱮ ᱵᱟᱰᱟᱭ ᱫᱟᱲᱮ ᱠᱮᱭᱟ ᱵᱤᱧ ᱮ ᱮᱲᱮ ᱠᱟᱱᱟ ᱢᱮᱱᱛᱮ ᱫᱷᱟᱹᱨᱛᱤ ᱪᱮᱫ ᱞᱮᱠᱟᱱᱟ ᱟᱹᱣᱨᱤ ᱵᱟᱰᱟᱭ ᱩᱨᱩᱢ ᱨᱮᱜᱮ ᱟᱥ ᱨᱮᱱᱟᱝ ᱥᱤᱧ ᱪᱟᱸᱫᱚᱭ ᱦᱟᱹᱥᱩᱨᱮᱱᱟ ᱟᱡᱟᱜ ᱡᱤᱵᱚᱱ ᱠᱷᱚᱱ ᱟᱥ ᱨᱮᱱᱟᱝ ᱟᱥᱟᱲ ᱡᱟᱹᱯᱩᱫ ᱵᱟᱝ ᱮ ᱥᱟᱶᱟᱭ ᱞᱮᱫᱟ ᱫᱷᱟᱹᱨᱛᱤ ᱴᱩᱰᱟᱹᱝ ᱨᱮ ᱨᱟᱹᱯᱩᱫ ᱜᱮᱡᱮ ᱨᱮᱱᱟᱝ ᱫᱟᱱ ᱫᱟᱥᱮ ᱨᱮᱱᱟᱝ ᱠᱩᱠᱢᱩ ᱨᱮᱱᱟᱝ ᱫᱩᱞᱟᱹᱲ ᱫᱚᱞᱟᱱ ᱟᱥᱟ ᱨᱮᱱᱟᱝ ᱥᱟᱹᱜᱩᱱ ᱰᱩᱜᱤ ᱢᱚᱥᱚᱫ ᱮᱱᱟ ᱫᱩᱠ ᱨᱮᱱᱟᱝ ᱨᱩᱴᱷᱤ ᱞᱚᱞᱚᱛᱮ ᱨᱟᱹᱥᱠᱟᱹ ᱡᱚᱝ ᱨᱮᱱᱟᱝ ᱵᱟᱞᱮ ᱩᱢᱟᱹᱨ ᱨᱮ ᱟᱸᱜᱚᱪᱟᱱᱟᱭ ᱫᱩᱠ ᱦᱟᱨᱠᱮᱛ ᱵᱮᱫᱚᱱ ᱡᱟᱞᱟ ᱤᱥᱣᱚᱨᱟᱜ ᱥᱟᱨᱟᱯ ᱛᱮ ᱫᱩᱠ ᱠᱚᱥᱴᱚ ᱥᱟᱦᱟᱣ ᱫᱟᱲᱮ ᱡᱟᱦᱟᱸᱭ ᱥᱚᱪᱟᱱᱟ ᱚᱱᱛᱚᱨ ᱨᱮ ᱩᱱᱤᱜᱮ ᱟᱭᱳ ᱫᱚ ᱡᱟᱦᱟᱸᱭ ᱜᱮᱞ ᱪᱟᱸᱫᱚ ᱜᱮᱞ ᱫᱤᱱ ᱠᱩᱠᱷᱤ ᱨᱮ ᱥᱮᱯᱮᱧ ᱠᱟᱛᱮ ᱚᱠᱛᱮ ᱨᱮᱱᱟᱝ ᱟᱛᱷᱟᱱ ᱛᱷᱟᱨ ᱧᱩᱛ ᱠᱷᱚᱱ ᱢᱟᱨᱥᱟᱞ ᱛᱮ ᱟᱹᱜᱩ ᱟᱠᱟᱫ ᱵᱚᱱᱟᱭ ᱩᱱᱤᱜᱮ ᱟᱭᱳ ᱡᱟᱦᱟᱸᱭ ᱱᱤᱡᱮ ᱵᱟᱝ ᱡᱚᱢ ᱠᱟᱛᱮ ᱠᱚᱲᱟᱢ ᱠᱷᱚᱱ ᱛᱚᱣᱟᱭ ᱟᱹᱧᱩ ᱠᱮᱫ ᱵᱚᱱ ᱩᱱᱤᱜᱮ ᱟᱭᱳ ᱫᱚ ᱡᱟᱦᱟᱸᱭᱟᱜ ᱛᱤ ᱠᱟᱹᱴᱩᱵ ᱥᱟᱵ ᱠᱟᱛᱮ ᱫᱷᱟᱹᱨᱛᱤ ᱨᱮᱱᱟᱝ ᱰᱷᱚᱲᱟ ᱰᱷᱤᱯ ᱰᱟᱦᱟᱨ ᱨᱮ ᱛᱟᱲᱟᱢ ᱵᱚᱱ ᱪᱮᱫ ᱟᱠᱟᱫ ᱩᱱᱤᱜᱮ ᱟᱭᱳ ᱡᱟᱦᱟᱸ ᱨᱮ ᱜᱩᱝᱜᱩᱨ ᱞᱮᱱᱠᱷᱟᱱ ᱫᱷᱟᱹᱨᱛᱤ ᱨᱮᱱᱟᱝ ᱵᱚᱨ ᱵᱚᱛᱚᱨ ᱵᱟᱭ ᱛᱟᱦᱮᱱᱟ ᱚᱱᱟᱜᱮ ᱟᱭᱳ ᱠᱚᱞᱮ ᱫᱚ ᱥᱟᱱᱟᱢ ᱟᱥ ᱪᱷᱩᱴᱟᱹᱣ ᱚᱱᱛᱚᱨ ᱨᱮ ᱠᱚᱵᱚᱨ ᱠᱟᱛᱮ ᱡᱟᱹᱯᱤᱫ ᱥᱟᱲᱟ ᱥᱟᱹᱛᱤᱧ ᱚᱠᱛᱮ ᱨᱮᱦᱚᱸ ᱡᱟᱦᱟᱸᱭ ᱥᱮᱨᱮᱧ ᱟᱵᱚᱱᱟ ᱦᱚᱯᱚᱱ ᱵᱟᱹᱵᱩᱭ ᱞᱩᱦᱩᱠ ᱜᱚᱫᱟ ᱫᱤᱱᱤᱧ ᱦᱤᱛᱟᱝ ᱰᱩᱵᱟᱝ ᱤᱯᱤᱞ ᱛᱟᱞᱟ ᱠᱷᱚᱱᱟᱜ ᱫᱮ ᱪᱟᱸᱫᱚ ᱢᱟᱢᱚ ᱥᱚᱱᱟ ᱛᱷᱟᱹᱨᱤ ᱨᱮ ᱛᱚᱣᱟ ᱫᱟᱠᱟ ᱩᱱᱤᱜᱮ ᱟᱭᱳ ᱫᱚ ᱟᱵᱚᱣᱟᱜ ᱦᱚᱲᱢᱚ ᱨᱮ ᱨᱩᱣᱟᱹ ᱛᱟᱦᱮᱱ ᱨᱮ ᱡᱟᱦᱟᱸᱭ ᱵᱚᱦᱚᱜ ᱦᱟᱹᱥᱩᱭᱮ ᱧᱤᱫᱟᱹ ᱡᱟᱠᱮᱴ ᱩᱢᱫᱷᱤ ᱠᱟᱛᱮ ᱦᱚᱨᱦᱚ ᱠᱟᱵᱚᱱ ᱩᱱᱤᱜᱮ ᱟᱭᱳ ᱟᱵᱚᱣᱟᱜ ᱡᱟᱸᱜᱟ ᱨᱮ ᱡᱟᱹᱱᱩᱢ ᱞᱮᱱ ᱨᱮ ᱟᱡᱟᱜ ᱠᱚᱲᱟᱢ ᱨᱮ ᱥᱚᱵᱚᱜᱚᱜᱼᱟ ᱩᱱᱤᱜᱮ ᱟᱭᱳ ᱫᱚ ᱨᱟᱡᱟ ᱥᱚᱞᱚᱢᱚᱱᱟᱜ ᱨᱟᱡᱚᱥᱴᱤ ᱚᱠᱛᱮ ᱨᱮᱱᱟᱝ ᱠᱟᱛᱷᱟ ᱵᱟᱨᱭᱟ ᱢᱟᱹᱡᱩ ᱠᱤᱱ ᱦᱮᱡ ᱞᱮᱱᱟ ᱨᱟᱡᱽ ᱫᱚᱨᱵᱟᱨ ᱛᱮ ᱱᱮᱭᱟᱭ ᱵᱤᱪᱟᱹᱨ ᱧᱟᱢ ᱞᱟᱹᱜᱤᱫ ᱜᱷᱚᱴᱚᱱᱟ ᱫᱚ ᱱᱚᱝᱠᱟ ᱞᱮᱠᱟ ᱢᱤᱫᱴᱤᱡ ᱚᱲᱟᱜ ᱨᱮᱜᱮ ᱠᱤᱱ ᱛᱟᱦᱮᱸ ᱠᱟᱱᱟ ᱩᱱᱠᱤᱱ ᱫᱚ ᱚᱠᱚᱭ ᱜᱮ ᱵᱟᱝ ᱠᱚ ᱛᱟᱦᱮᱸ ᱠᱟᱱ ᱛᱟᱦᱮᱸ ᱮᱠᱟᱞ ᱩᱱᱠᱤᱱ ᱵᱮᱜᱚᱨ ᱢᱤᱫ ᱨᱤᱱ ᱢᱤᱫ ᱠᱚᱲᱟ ᱜᱤᱫᱽᱨᱟᱹᱭ ᱚᱢᱚᱱ ᱞᱮᱱ ᱯᱮ ᱫᱤᱱ ᱛᱟᱭᱱᱚᱢ ᱫᱚᱥᱟᱨᱤᱡ ᱦᱚᱸ ᱢᱤᱫ ᱠᱚᱲᱟ ᱜᱤᱫᱽᱨᱟᱹᱭ ᱡᱟᱱᱟᱢ ᱠᱮᱫᱮᱭᱟ ᱟᱨ ᱩᱱᱤ ᱢᱟᱹᱡᱩ ᱫᱚ ᱧᱤᱫᱟᱹ ᱜᱤᱫᱽᱨᱟᱹᱭ ᱛᱮᱱ ᱠᱮᱫᱮ ᱛᱮ ᱜᱚᱡ ᱮᱱ ᱛᱟᱭᱟ ᱟᱫᱚ ᱛᱟᱞᱟ ᱧᱤᱫᱟᱹ ᱵᱮᱨᱮᱫ ᱠᱟᱛᱮ ᱜᱤᱫᱽᱨᱟᱹᱭ ᱵᱚᱫᱚᱞ ᱠᱟᱫ ᱠᱤᱱᱟ ᱫᱚᱥᱟᱨ ᱟᱸᱜᱟᱭᱮᱱ ᱠᱷᱟᱱ ᱡᱤᱣᱤᱫ ᱜᱤᱫᱽᱨᱟᱹ ᱞᱟᱹᱜᱤᱫ ᱠᱤᱱ ᱨᱚᱯᱚᱲ ᱡᱷᱚᱜᱚᱲᱚᱜ ᱠᱟᱱ ᱛᱟᱦᱮᱸ ᱠᱟᱱᱟ ᱡᱤᱣᱤᱫᱤᱡ ᱫᱚ ᱤᱧᱤᱡ ᱜᱚᱡᱤᱡ ᱫᱚ ᱟᱢᱤᱡ ᱢᱮᱱ ᱠᱟᱛᱮ ᱨᱟᱡᱟ ᱥᱚᱞᱚᱢᱚᱱ ᱥᱟᱱᱟᱢ ᱜᱷᱚᱴᱚᱱᱟ ᱟᱸᱡᱚᱢ ᱠᱟᱛᱮ ᱦᱩᱠᱩᱢ ᱠᱮᱫᱟᱭ ᱢᱤᱫ ᱛᱟᱨᱣᱟᱲᱮ ᱟᱹᱜᱩᱭ ᱯᱮ ᱠᱷᱟᱱ ᱜᱮ ᱨᱟᱡᱽ ᱴᱷᱮᱱ ᱢᱤᱫ ᱛᱟᱨᱣᱟᱲᱮ ᱠᱚ ᱟᱹᱜᱩ ᱠᱮᱜᱼᱟ ᱟᱨ ᱨᱟᱡᱽ ᱫᱚᱭ ᱢᱮᱱ ᱠᱮᱫᱟ ᱢᱟ ᱱᱩᱭ ᱡᱤᱣᱤᱫ ᱜᱤᱫᱽᱨᱟᱹ ᱫᱚ ᱵᱟᱨ ᱯᱟᱲᱟᱜ ᱠᱟᱛᱮ ᱢᱤᱫ ᱯᱟᱲᱟᱜ ᱫᱚ ᱱᱩᱭᱴᱟᱜ ᱟᱨ ᱢᱤᱫ ᱯᱟᱲᱟᱜ ᱫᱚ ᱦᱟᱹᱱᱤᱴᱟᱜ ᱮᱢᱟᱭ ᱯᱮ ᱢᱮᱱᱠᱷᱟᱱ ᱜᱤᱫᱽᱨᱟᱹ ᱡᱤᱣᱤᱫ ᱜᱮ ᱛᱟᱦᱮᱸ ᱠᱟᱱ ᱛᱟᱭ ᱢᱟᱹᱭᱡᱩ ᱫᱚ ᱟᱡ ᱨᱮᱱ ᱜᱤᱫᱽᱨᱟᱹ ᱞᱟᱹᱜᱤᱫ ᱛᱮ ᱚᱱᱛᱚᱨ ᱠᱷᱟᱫᱽ ᱵᱟᱫᱟᱣ ᱮᱱ ᱛᱟᱭᱟ ᱟᱨ ᱨᱟᱡᱽ ᱮ ᱢᱮᱛᱟ ᱫᱮᱭᱟ ᱮ ᱤᱧ ᱨᱮᱱ ᱠᱤᱥᱟᱹᱬ ᱡᱤᱣᱤᱫ ᱜᱤᱫᱽᱨᱟᱹ ᱢᱟ ᱩᱱᱤ ᱵᱟᱲᱮ ᱮᱢᱟᱭ ᱢᱮ ᱜᱚᱡ ᱛᱮ ᱫᱚ ᱟᱞᱚᱢ ᱜᱚᱡᱮᱭᱟ ᱡᱟᱦᱟᱸ ᱨᱮᱜᱮ ᱛᱟᱦᱮᱱ ᱵᱟᱧᱪᱟᱣ ᱵᱟᱲᱮ ᱛᱟᱦᱮᱱ ᱢᱟᱭ ᱟᱯᱱᱟᱨ ᱜᱤᱫᱽᱨᱟᱹᱣᱟᱜ ᱵᱷᱟᱹᱞᱟᱹᱭ ᱞᱟᱹᱜᱤᱫ ᱡᱚᱛᱚ ᱞᱮᱠᱟᱱ ᱫᱩᱠ ᱠᱚᱥᱴᱚ ᱥᱟᱦᱟᱣ ᱞᱟᱹᱜᱤᱫ ᱡᱟᱦᱟᱸᱭ ᱥᱟᱯᱲᱟᱣ ᱢᱮᱱᱟᱭ ᱩᱱᱤᱜᱮ ᱟᱭᱳ ᱫᱚ ᱥᱟᱱᱟᱢᱟᱜ ᱮ ᱟᱞᱟᱭᱮᱫ ᱠᱟᱱ ᱩᱱᱤᱜᱮ ᱟᱭᱳ ᱛᱩᱞᱟᱹᱲᱤᱭᱟᱹ ᱵᱚᱭᱦᱟ ᱟᱨ ᱢᱤᱥᱤ ᱠᱚ ᱫᱷᱟᱹᱨᱛᱤ ᱛᱮ ᱟᱹᱜᱩ ᱟᱠᱟᱫ ᱵᱚᱱᱟ ᱟᱭᱳ ᱵᱟᱧᱪᱟᱣ ᱫᱚᱦᱚ ᱟᱠᱟᱫ ᱵᱚᱱᱟ ᱟᱭᱳ ᱛᱟᱲᱟᱢ ᱪᱮᱫ ᱟᱠᱟᱫ ᱵᱚᱱᱟᱭ ᱟᱭᱳ ᱥᱮᱪᱮᱫ ᱮ ᱮᱢ ᱟᱠᱟᱫ ᱵᱚᱱᱟ ᱟᱭᱳ ᱜᱮ ᱟᱭᱳᱣᱟᱜ ᱫᱟᱭᱟ ᱫᱩᱞᱟᱹᱲ ᱨᱮᱱᱟᱝ ᱨᱤᱱ ᱱᱚᱣᱟ ᱡᱚᱱᱚᱢ ᱫᱚ ᱪᱮᱫ ᱮᱭᱟᱭ ᱡᱚᱱᱚᱢ ᱨᱮᱦᱚᱸ ᱵᱟᱵᱚᱱ ᱥᱚᱫ ᱠᱮᱭᱟ ᱚᱱᱟᱛᱮ ᱟᱯᱱᱟᱨ ᱡᱟᱱᱟᱢ ᱟᱭᱳ ᱫᱚ ᱫᱩᱞᱟᱹᱲ ᱠᱚᱯᱮ ᱵᱟᱲᱮ ᱥᱚᱥᱛᱚᱨ ᱨᱮ ᱤᱥᱚᱨ ᱵᱟᱵᱟᱭ ᱦᱩᱠᱩᱢ ᱟᱠᱟᱫᱟ ᱮᱠᱥᱚ ᱫᱚᱥ ᱵᱟᱨ ᱜᱮᱞ ᱦᱟᱹᱴᱤᱧ ᱢᱤᱫ ᱜᱮᱞ ᱵᱟᱨ ᱠᱟᱹᱞᱤ ᱨᱮ ᱮᱝᱜᱟᱢ ᱟᱹᱯᱩᱢ ᱜᱟᱱᱟᱣ ᱠᱤᱱ ᱢᱮ ᱡᱮᱢᱚᱱ ᱯᱨᱚᱵᱷᱩ ᱟᱢ ᱨᱮᱱ ᱤᱥᱚᱨᱮ ᱮᱢᱟᱢ ᱫᱤᱥᱚᱢ ᱨᱮ ᱟᱹᱰᱤ ᱫᱤᱱᱮᱢ ᱵᱟᱦᱟᱣ ᱥᱟᱶᱛᱮ ᱠᱟᱹᱦᱛᱩᱠ ᱠᱚ ᱢᱤᱫ ᱦᱟᱹᱴᱤᱧ ᱤᱨᱟᱹᱞ ᱠᱟᱹᱞᱤ ᱨᱮ ᱚᱞ ᱟᱠᱟᱱᱟ ᱮ ᱵᱟᱹᱵᱩ ᱟᱹᱯᱟᱹᱧᱟ ᱥᱤᱠᱷᱟᱹᱣᱱᱟ ᱟᱸᱡᱚᱢ ᱛᱟᱭ ᱢᱮ ᱟᱨ ᱮᱸᱜᱟᱢᱟᱜ ᱪᱮᱪᱮᱫᱟᱜ ᱫᱚ ᱟᱞᱚᱢ ᱯᱮᱥᱲᱟᱣ ᱜᱤᱰᱤᱭᱟ ᱚᱱᱟᱛᱮ ᱥᱟᱱᱟᱢ ᱵᱚᱭᱦᱟ ᱟᱨ ᱢᱤᱥᱤ ᱠᱚ ᱟᱭᱳ ᱫᱩᱞᱟᱹᱲ ᱠᱷᱚᱱ ᱟᱞᱚᱯᱮ ᱮᱲᱟᱝᱚᱜᱼᱟ ᱟᱭᱳ ᱢᱟᱱᱚᱛᱟᱭ ᱯᱮ ᱟᱭᱳᱣᱟᱜ ᱥᱤᱠᱷᱟᱹᱣᱱᱟ ᱦᱟᱛᱟᱣ ᱯᱮ ᱫᱷᱟᱹᱨᱛᱤ ᱞᱟᱹᱜᱤᱫ ᱥᱟᱱᱟᱢ ᱟᱭᱳ ᱠᱚ ᱞᱟᱹᱜᱤᱫ ᱡᱚᱛᱚ ᱢᱟᱱᱣᱟ ᱠᱚ ᱞᱟᱹᱜᱤᱫ ᱵᱷᱟᱹᱞᱟᱹᱭ ᱨᱮᱱᱟᱝ ᱟᱨᱚᱡᱽ ᱤᱥᱥᱚᱨ ᱴᱷᱮᱱ ᱟᱨᱫᱟᱥ ᱯᱮ ᱢᱟ ᱛᱚᱵᱮ ᱡᱚᱦᱟᱨ